ᱛᱚ ᱢᱟ ᱞᱟᱹᱭ ᱛᱟᱞᱟᱝ ᱢᱮ ᱛᱚᱵᱮ ᱱᱚᱜᱼᱚᱭ ᱵᱟᱲᱟᱭ ᱧᱟᱢ ᱠᱮᱫ ᱵᱚᱞᱮ ᱟᱢᱟᱜ ᱜᱟᱹᱰᱤ ᱠᱚᱢ ᱩᱰᱩᱠ ᱞᱮᱱᱟ ᱟᱨ ᱧᱟᱢ ᱮᱱᱟ ᱛᱚ ᱦᱮᱸ ᱛᱷᱚᱲᱟ ᱠᱟᱹᱦᱱᱤ ᱞᱟᱹᱭ ᱧᱚᱜ ᱞᱮᱢ ᱱᱚᱣᱟ ᱨᱮᱭᱟᱜ ᱠᱟᱹᱦᱱᱤ ᱫᱚ ᱱᱚᱝᱠᱟ ᱠᱟᱱᱟ ᱜᱟᱹᱰᱤ ᱠᱩᱢᱵᱽᱲᱩ ᱞᱮᱱᱟ ᱫᱩ ᱦᱟᱡᱟᱨ ᱛᱮᱭᱤᱥ ᱨᱮ ᱦᱮᱸ ᱮᱯᱨᱤᱞ ᱯᱷᱟᱥᱴ ᱮᱯᱨᱤᱞ ᱨᱮ ᱫᱩ ᱦᱟᱡᱟᱨ ᱛᱮᱭᱤᱥ ᱯᱷᱟᱥᱴ ᱮᱯᱨᱤᱞ ᱨᱮ ᱠᱩᱢᱲᱩ ᱞᱮᱱᱟ ᱟᱪᱪᱷᱟ ᱟᱫᱚ

ᱮᱸ ᱢᱟᱱᱮ ᱚᱠᱟ ᱡᱟᱭᱜᱟ ᱨᱮ ᱪᱟᱞᱟᱣ ᱪᱮᱫ ᱛᱟᱦᱮᱸ ᱠᱟᱱ ᱦᱩᱸ ᱦᱩᱸ ᱚᱱᱟ ᱠᱚᱨᱮᱱ ᱠᱚᱲᱟ ᱢᱮᱱᱟᱜ ᱠᱚᱣᱟ ᱜᱟᱛᱮ ᱠᱚᱲᱟ ᱠᱚ ᱟᱪᱪᱷᱟ ᱟᱫᱚ ᱢᱚᱸᱡᱽ ᱜᱮ ᱥᱟᱹᱜᱟᱹᱭ ᱛᱮ ᱢᱚᱡᱽ ᱜᱮ ᱫᱟᱫᱟ ᱦᱚᱧᱦᱟᱸ ᱠᱚ ᱦᱩᱸ ᱟᱫᱚ ᱯᱩᱨᱟᱹ ᱠᱚ ᱵᱟᱲᱟᱭᱟ ᱜᱟᱹᱰᱤ ᱢᱟᱠᱚ ᱧᱮᱞ ᱯᱩᱨᱟᱹ ᱠᱚ ᱧᱮᱞ ᱴᱷᱤᱠ ᱠᱟᱜᱼᱟ ᱪᱟᱹᱞᱩ ᱦᱚᱸᱠᱚ ᱪᱟᱹᱞᱩ ᱵᱟᱲᱟ ᱠᱟᱜᱼᱟ ᱟᱪᱪᱷᱟ ᱟᱨ ᱢᱟᱱᱮ ᱤᱥᱠᱩᱴᱤ ᱛᱟᱦᱮᱸ ᱞᱮᱱᱟ ᱦᱤᱨᱳ ᱠᱷᱚᱡ ᱢᱮᱥᱴᱨᱳ ᱨᱮᱱᱟᱜ ᱢᱮᱥᱴᱨᱳ ᱨᱮᱱᱟᱜ ᱤᱥᱠᱩᱴᱤ ᱟᱪᱪᱷᱟ ᱦᱩᱸ ᱟᱫᱚ ᱛᱟᱭᱚᱢ ᱛᱮ ᱩᱱᱤ ᱢᱤᱫᱴᱮᱡ ᱠᱚᱲᱟ ᱵᱟᱹᱠᱤ ᱟᱭᱢᱟ ᱠᱚᱲᱟ ᱠᱚ ᱵᱟᱲᱟᱭ ᱠᱟᱱ ᱛᱟᱦᱮᱸᱫ ᱜᱮᱭᱟ ᱡᱮ ᱩᱱᱤᱭᱟᱜ ᱜᱟᱹᱰᱤ ᱫᱚ ᱠᱩᱢᱵᱽᱲᱩᱣ ᱠᱟᱱ ᱛᱟᱭᱟ᱾ ᱦᱮᱸ᱾ ᱟᱨ ᱚᱱᱟ ᱠᱩᱢᱵᱽᱲᱩ ᱫᱚ ᱦᱟᱸᱜ ᱧᱤᱫᱟᱹᱧ ᱪᱟᱞᱟᱣ ᱞᱮᱱᱟ ᱤᱭᱟᱹ ᱨᱮ ᱵᱟᱹᱭᱦᱟᱹᱲ ᱛᱮ ᱛᱚ ᱚᱱᱟ ᱢᱚᱴᱚᱨ ᱚᱲᱟᱜ ᱨᱮ ᱪᱟᱞᱟᱣ ᱞᱮᱱᱟ ᱠᱷᱮᱛ ᱯᱟᱴᱟᱣ ᱟᱫᱚ ᱞᱟᱜᱽ ᱵᱷᱟᱜᱽ ᱮᱠ ᱵᱟᱡᱮ ᱜᱟᱱᱤᱧ ᱪᱟᱞᱟᱣ ᱞᱮᱱᱟ ᱧᱤᱫᱟᱹ᱾

ᱠᱤᱱᱛᱩ ᱚᱱᱟ ᱥᱟᱰᱮ ᱠᱮᱫ ᱫᱚᱨᱟᱱ ᱦᱩᱸ ᱚᱱᱟ ᱜᱟᱹᱰᱤ ᱠᱚ ᱤᱭᱟᱹ ᱠᱮᱫᱟ ᱜᱟᱹᱰᱤ ᱠᱚ ᱩᱴᱷᱟᱹᱣ ᱠᱮᱫᱟ ᱟᱪᱪᱷᱟ ᱦᱮᱸ ᱜᱟᱹᱰᱤ ᱟᱨ ᱥᱟᱰᱮ ᱢᱟᱱᱮ ᱵᱟᱨ ᱛᱷᱮᱠᱟᱨᱤᱧ ᱟᱸᱡᱚᱢ ᱟᱠᱟᱫᱼᱟ ᱯᱩᱨᱟᱹ ᱮᱠᱫᱚᱢ ᱡᱳᱨᱫᱟᱨ ᱥᱟᱰᱮ ᱟᱠᱟᱱᱟ ᱦᱮᱸ ᱦᱮᱸ ᱛᱟᱭᱚᱢ ᱛᱮ ᱚᱱᱟ ᱥᱟᱰᱮ ᱛᱮ ᱱᱚᱣᱟ ᱜᱟᱹᱰᱤ ᱨᱮᱱᱟᱜ ᱥᱟᱰᱮ ᱠᱚ ᱤᱭᱟᱹ ᱠᱮᱫᱟ ᱫᱟᱵᱟᱣ ᱠᱮᱫᱟ ᱟᱪᱪᱷᱟ ᱟᱨ ᱤᱧ ᱫᱩᱧ ᱢᱮᱱᱫᱟ ᱪᱚᱞᱚ ᱚᱱᱟ ᱜᱮ ᱵᱷᱟᱴᱟ ᱨᱮᱢᱟ ᱠᱟᱹᱢᱤ ᱪᱟᱞᱟᱜ ᱠᱟᱱ ᱯᱟᱥᱮᱡ ᱩᱱ ᱡᱚᱠᱷᱮᱡ ᱠᱚ ᱤᱭᱟᱹ ᱠᱚᱜᱼᱟ ᱠᱤᱱᱛᱩ ᱚᱱᱟ ᱡᱟᱦᱟᱱ ᱵᱩᱡᱽ ᱠᱟᱛᱮᱫ ᱦᱩᱸ ᱜᱟᱹᱰᱤ ᱨᱮᱱᱟᱜ ᱥᱟᱰᱮ ᱠᱚ ᱵᱟᱲᱦᱟᱣ ᱟᱠᱟᱫ ᱛᱟᱦᱮᱸᱜᱼᱟ ᱟᱨ ᱚᱱᱟ ᱥᱩᱨ ᱨᱮᱜᱮ ᱛᱚ ᱚᱱᱟ ᱚᱱᱟᱛᱮ ᱜᱟᱹᱰᱤ ᱨᱮᱱᱟᱜ ᱪᱮᱫ ᱦᱚᱸ ᱵᱟᱹᱧ ᱵᱩᱡᱷᱟᱹᱣ ᱫᱟᱲᱮᱭᱟᱫᱼᱟ ᱟᱪᱪᱷᱟ ᱪᱮᱫ ᱞᱮᱠᱟ ᱠᱟᱛᱮᱫ ᱚᱠᱚᱭᱴᱟᱜ ᱦᱮᱡ ᱮᱱᱟ ᱵᱟᱭ ᱦᱮᱡ ᱮᱱᱟ ᱵᱟᱠᱷᱟᱡ ᱫᱚᱧ ᱟᱸᱡᱚᱢ ᱛᱤᱭᱳᱜ ᱠᱮᱭᱟ ᱦᱩᱸ ᱢᱟᱱᱮ ᱤᱧᱟᱹᱜ ᱡᱟᱦᱟᱸ ᱴᱷᱮᱱ ᱤᱧ ᱜᱟᱛᱮᱜ ᱠᱟᱱ ᱚᱱᱟ ᱵᱚᱦᱚᱜ ᱠᱷᱚᱡ ᱢᱟᱱᱮ ᱫᱩ ᱯᱷᱩᱴ

ᱟᱫᱚ ᱚᱱᱮ ᱚᱱᱟ ᱛᱮᱜᱮ ᱜᱚᱴᱟ ᱠᱚ ᱧᱮᱞ ᱴᱷᱤᱠ ᱠᱟᱜ ᱛᱟᱦᱮᱸᱜ ᱤᱥᱠᱩᱴᱤᱢ ᱢᱮᱱᱠᱷᱟᱱ ᱚᱱᱟ ᱫᱚ ᱟᱞᱟᱜᱽ ᱛᱮᱠᱚ ᱯᱮᱦᱪᱟᱱ ᱟᱠᱟᱫ ᱛᱟᱦᱮᱸᱜ ᱵᱚᱞᱮ ᱱᱚᱣᱟ ᱫᱚ ᱱᱩᱭᱟᱜ ᱜᱟᱹᱰᱤ ᱠᱟᱱᱟ ᱟᱪᱪᱷᱟ ᱟᱫᱚ ᱦᱮᱸ ᱚᱱᱟ ᱥᱟᱱᱛᱟᱞᱤ ᱤᱭᱟᱹᱛᱮ ᱟᱫᱚ ᱚᱱᱮ ᱚᱱᱟ ᱠᱚ ᱯᱷᱳᱱ ᱠᱟᱛᱮᱫ ᱠᱚ ᱵᱟᱰᱟᱭ ᱦᱚᱪᱚ ᱠᱤᱫᱤᱧᱟ ᱟᱪᱪᱷᱟ ᱡᱮ ᱟᱢᱟᱜ ᱜᱟᱹᱰᱤ ᱞᱮᱠᱟ ᱞᱮ ᱧᱮᱞ ᱮᱫᱟ ᱚᱱᱟ ᱟᱥᱯᱟᱥ ᱨᱮ ᱯᱷᱳᱴᱳ ᱠᱟᱛᱮ ᱠᱚ ᱠᱩᱞ ᱟᱹᱫᱤᱧᱟ ᱦᱮᱸ ᱧᱤᱫᱟᱹ ᱟᱴ ᱵᱟᱡᱮ